ᱫᱮᱞᱟᱵᱚᱱ ᱛᱮᱦᱮᱧ ᱫᱚ ᱥᱟᱱᱛᱟᱲᱤ ᱯᱟᱹᱨᱥᱤ ᱨᱚᱱᱚᱲ ᱨᱮᱱᱟᱜ ᱢᱤᱫ ᱦᱟᱹᱴᱤᱧ ᱡᱚᱛᱚᱡ ᱤᱫᱤ ᱠᱟᱛᱮ ᱵᱚᱱ ᱧᱮᱞ ᱞᱮᱜᱮ ᱥᱟᱱᱛᱟᱲᱤ ᱯᱟᱹᱨᱥᱤ ᱨᱚᱱᱚᱲ ᱨᱮ ᱡᱚᱛᱚᱡ ᱢᱤᱫᱴᱟᱝ ᱦᱟᱹᱴᱤᱧ ᱠᱟᱱᱟ ᱱᱚᱣᱟ ᱡᱚᱛᱚᱡ ᱤᱫᱤ ᱠᱟᱛᱮ ᱛᱮᱦᱮᱧ ᱵᱚᱱ ᱧᱮᱞᱟ ᱛᱟᱦᱚᱞᱮ ᱯᱩᱭᱞᱩ ᱨᱮᱵᱚᱱ ᱧᱮᱞᱟ ᱡᱚᱛᱚᱡ ᱫᱚ ᱚᱠᱟ ᱵᱚ ᱢᱮᱛᱟᱜ ᱠᱟᱱᱟ ᱡᱚᱛᱚᱡ ᱚᱠᱟ ᱵᱚ ᱢᱮᱛᱟᱜ ᱠᱟᱱᱟ ᱚᱱᱟ ᱞᱟᱹᱱᱟᱹᱭ ᱞᱮᱠᱟᱛᱮ ᱱᱚᱜᱼᱚᱭ ᱦᱳᱣᱟᱭᱤᱴ ᱵᱳᱨᱰ ᱨᱤᱧ ᱚᱞ ᱟᱠᱟᱫ ᱛᱟᱵᱚᱱᱟ ᱦᱮᱸ ᱡᱟᱦᱟᱸᱭ ᱱᱳᱴ ᱥᱟᱱᱟ ᱵᱚᱱᱟ ᱥᱠᱤᱯ ᱠᱟᱛᱮ ᱱᱳᱴ ᱫᱚᱦᱚᱭ ᱢᱟᱵᱚᱱ ᱡᱟᱦᱟᱸᱭ ᱢᱟᱹᱭ ᱵᱟᱹᱵᱩ ᱛᱟᱠᱚ ᱥᱟᱱᱛᱟᱲᱤ ᱢᱤᱰᱤᱭᱟᱢ ᱛᱮᱯᱮ ᱯᱟᱲᱦᱟᱜ ᱠᱟᱱ ᱛᱟᱵᱚᱱᱟ ᱞᱟᱜᱟᱜ ᱛᱟᱵᱚᱱᱟ ᱵᱟᱲᱟᱭ ᱫᱚᱨᱠᱟᱨ ᱠᱟᱱᱟ ᱴᱷᱤᱠ ᱜᱮᱭᱟ ᱛᱟᱦᱚᱞᱮ ᱧᱮᱞ ᱞᱮᱜᱮ ᱵᱚᱱ ᱛᱟᱦᱚᱞᱮ ᱡᱚᱛᱚᱡ ᱫᱚ ᱚᱠᱟ ᱵᱚᱱ ᱢᱮᱛᱟᱜ ᱠᱟᱱᱟ ᱡᱟᱦᱟᱸ ᱟᱹᱨᱤᱛᱮ ᱢᱩᱬᱩᱛ ᱟᱹᱲᱟᱹ ᱨᱮ ᱟᱲᱟᱝ ᱥᱚᱜᱮ ᱞᱮᱠᱷᱟᱱ ᱢᱩᱬᱩᱛ ᱟᱹᱲᱟᱹ ᱨᱮᱭᱟᱜ ᱢᱮᱱᱮᱛ ᱟᱨ ᱵᱟᱝᱠᱷᱟᱱ ᱯᱟᱹᱨᱤᱥ ᱦᱚᱸ ᱵᱚᱫᱚᱞᱚᱜᱼᱟ ᱚᱱᱠᱟᱱ ᱟᱲᱟᱝ ᱥᱚᱜᱮ ᱟᱹᱨᱤ ᱜᱮ ᱥᱟᱱᱛᱟᱲᱤ ᱨᱚᱱᱚᱲ ᱨᱮ ᱡᱚᱛᱚᱡ ᱵᱚ ᱢᱮᱛᱟᱜᱼᱟ ᱫᱮᱞᱟ ᱟᱨ ᱢᱤᱫ ᱫᱷᱟᱣ ᱵᱚᱱ ᱧᱮᱞ ᱞᱮᱜᱮ ᱡᱟᱦᱟᱸ ᱟᱹᱨᱤᱛᱮ ᱢᱩᱬᱩᱛ ᱟᱹᱲᱟᱹ ᱨᱮ ᱟᱲᱟᱝ ᱥᱚᱜᱮ ᱞᱮᱠᱷᱟᱱ ᱢᱩᱬᱩᱛ ᱟᱹᱲᱟᱹ ᱨᱮᱭᱟᱜ ᱢᱮᱱᱮᱛ ᱟᱨ ᱵᱟᱝᱠᱷᱟᱱ ᱯᱟᱹᱨᱤᱥ ᱦᱚᱸ ᱵᱚᱫᱚᱞᱚᱜᱼᱟ ᱚᱱᱠᱟᱱ ᱟᱲᱟᱝ ᱥᱚᱜᱮ ᱟᱹᱨᱤ ᱜᱮ ᱥᱟᱱᱛᱟᱲᱤ ᱨᱚᱱᱚᱲ ᱨᱮ ᱡᱚᱛᱚᱡ ᱵᱚ ᱢᱮᱛᱟᱜᱼᱟ ᱡᱮᱞᱮᱠᱟ ᱡᱮᱞᱮᱠᱟ ᱫᱟᱹᱭᱠᱟᱹ ᱵᱚᱱ ᱧᱮᱞᱟ ᱯᱩᱭᱞᱩ ᱨᱮ ᱡᱮᱢᱚᱱ ᱞᱟᱹᱭᱮᱫ ᱛᱟᱵᱚᱱᱟᱹᱧ ᱫᱟᱹᱭᱠᱟᱹ ᱢᱤᱫᱴᱮᱱ ᱮᱢᱮᱫ ᱛᱟᱵᱚᱱᱟ ᱠᱚᱭ ᱱᱚᱣᱟ ᱢᱤᱫᱴᱮᱱ ᱟᱹᱲᱟᱹ ᱠᱟᱱᱟ ᱱᱚᱣᱟ ᱢᱩᱲᱩᱫ ᱟᱹᱲᱟᱹ ᱢᱚᱱᱮ ᱯᱮ ᱱᱚᱜᱼᱚᱭ ᱢᱩᱲᱩᱫ ᱟᱹᱲᱟᱹ ᱨᱮ ᱠᱚᱭ ᱦᱮᱸ ᱱᱚᱰᱮ ᱞᱟᱦᱟᱨᱮ ᱚ ᱢᱮᱥᱟᱦᱟᱜ ᱠᱷᱟᱱ ᱪᱮᱫ ᱦᱩᱭᱱᱟ ᱚᱠᱚᱭ ᱛᱟᱦᱚᱞᱮ ᱱᱟᱜ ᱢᱩᱲᱩᱫ ᱟᱹᱲᱟᱹ ᱫᱚ ᱦᱩᱭᱩᱜ ᱠᱟᱱᱟ ᱠᱚᱭ ᱚᱱᱟ ᱚ ᱟᱲᱟᱝ ᱢᱮᱥᱟ ᱠᱟᱛᱮᱫ ᱦᱩᱭᱱᱟ ᱪᱮᱫ ᱚᱠᱚᱭ ᱛᱟᱦᱚᱞᱮ ᱱᱚᱣᱟ ᱢᱩᱲᱩᱫ ᱟᱹᱲᱟᱹ ᱨᱮᱭᱟᱜ ᱱᱚᱣᱟ ᱢᱮᱱᱮᱫ ᱵᱚᱫᱚᱞᱮᱱᱟ ᱚᱱᱠᱟᱜᱮ ᱫᱚᱥᱟᱨ ᱨᱮᱵᱚᱱ ᱧᱮᱞᱟ ᱟᱨ ᱢᱤᱫᱴᱟᱝ ᱫᱟᱹᱭᱠᱟᱹᱧ ᱮᱢᱟ ᱦᱚᱨ ᱦᱚᱨ ᱱᱚᱰᱮ ᱦᱚᱨ ᱠᱷᱚᱱᱟᱜ ᱦᱚᱵᱚᱨ ᱱᱚᱰᱮ ᱛᱟᱦᱮᱸ ᱠᱟᱱᱟ ᱢᱩᱲᱩᱫ ᱟᱹᱲᱟᱹ ᱪᱮᱫ ᱠᱟᱱᱟ ᱦᱚᱨ ᱱᱚᱣᱟ ᱪᱮᱫ ᱦᱩᱭᱱᱟ ᱦᱚᱵᱚᱨ ᱱᱚᱜᱼᱚᱭ ᱱᱚᱰᱮ ᱵᱚ ᱢᱮᱥᱟᱭᱮᱱᱟ ᱛᱟᱞᱟᱨᱮ ᱥᱚᱜᱮᱭᱮᱱᱟ ᱛᱟᱦᱞᱮ ᱱᱚᱰᱮ ᱦᱩᱭᱱᱟ ᱦᱚᱵᱚᱨ ᱚᱱᱠᱟᱜᱮ ᱟᱨ ᱢᱤᱫᱴᱤᱡ ᱛᱮᱥᱟᱨ ᱫᱟᱹᱭᱠᱟᱹ ᱵᱚᱱ ᱧᱮᱞᱟ ᱢᱟᱱᱚᱛ ᱢᱟᱱᱚᱛ ᱚᱱᱟ ᱪᱮᱫ ᱦᱩᱭᱩᱜᱼᱟ ᱢᱟᱱᱚᱛᱟᱱ ᱢᱟᱱᱚᱛᱟᱱ ᱢᱟᱱᱚᱛ ᱢᱩᱬᱩᱛ ᱟᱹᱲᱟᱹ ᱫᱚ ᱢᱟᱱᱚᱛ ᱦᱮᱸ ᱚᱱᱟ ᱡᱚᱛᱚᱡ ᱞᱮᱠᱟᱛᱮ ᱦᱩᱭᱱᱟ ᱢᱟᱱᱚᱛᱟᱱ ᱟᱱ ᱢᱮᱥᱟᱭᱮᱱᱟ ᱢᱟᱱᱚᱛᱟᱱ ᱴᱷᱤᱠ ᱜᱮᱭᱟ ᱱᱚᱣᱟ ᱫᱟᱹᱭᱠᱟᱹ ᱞᱮᱠᱟᱛᱮ ᱫᱮᱞᱟ ᱱᱤᱛᱚᱜ ᱫᱚ ᱚᱱᱟ ᱡᱚᱛᱚᱡ ᱨᱮᱭᱟᱜ ᱦᱟᱹᱴᱤᱧ ᱠᱚᱵᱚᱱ ᱧᱮᱞᱟ ᱟᱹᱲᱟᱹ ᱨᱮ ᱡᱚᱛᱚᱡ ᱠᱚᱨᱮᱱᱟᱜ ᱪᱩᱨᱤᱛ ᱪᱮᱛᱟᱱ ᱴᱮᱦᱟᱸᱯ ᱠᱟᱛᱮ ᱡᱚᱛᱚᱡ ᱠᱚᱫᱚ ᱯᱮ ᱦᱟᱹᱴᱤᱧ ᱛᱮ ᱦᱟᱹᱴᱤᱧ ᱟᱠᱟᱱᱟ᱾ ᱡᱮᱞᱮᱠᱟ ᱱᱚᱜᱼᱚᱭ ᱯᱮᱭᱟ ᱫᱟᱹᱭᱠᱟᱹᱧ ᱮᱢ ᱟᱠᱟᱫ ᱫᱚ ᱧᱮᱞ ᱛᱟᱵᱚᱱ ᱯᱮ ᱦᱟᱸᱜ ᱠᱚᱭ, ᱚᱠᱚᱭ᱾ ᱛᱟᱦᱚᱞᱮ ᱱᱚᱰᱮ ᱫᱚ ᱯᱩᱭᱞᱩ ᱨᱮ ᱚ ᱢᱮᱥᱟ ᱟᱠᱟᱱᱟ ᱚ ᱟᱲᱟᱝ ᱴᱟᱜ᱾ ᱫᱚᱥᱟᱨ ᱡᱚᱛᱚᱡ ᱫᱟᱹᱭᱠᱟᱹ ᱞᱮᱠᱟᱛᱮ ᱦᱚᱨ, ᱱᱚᱰᱮ ᱫᱚ ᱛᱟᱞᱟ ᱨᱮ ᱱᱚᱜᱼᱚᱭ ᱵᱚ ᱢᱮᱥᱟ ᱟᱠᱟᱱᱟ᱾ ᱛᱮᱥᱟᱨᱟᱜ ᱫᱚ ᱢᱟᱱᱚᱛ ᱠᱷᱚᱱᱟᱜ ᱢᱟᱱᱚᱛᱟᱱ ᱢᱟᱱᱮ ᱟᱱ ᱢᱩᱪᱟᱹᱫ ᱨᱮ ᱢᱮᱥᱟ ᱟᱠᱟᱱᱟ ᱛᱟᱦᱚᱞᱮ ᱱᱚᱜᱼᱚᱭ ᱯᱩᱭᱞᱩ ᱨᱮ ᱢᱮᱥᱟ ᱟᱠᱟᱱᱟ ᱢᱤᱫᱴᱟᱹᱝ ᱱᱚᱣᱟ ᱫᱚ ᱛᱟᱞᱟ ᱨᱮ ᱢᱮᱥᱟ ᱟᱠᱟᱱᱟ ᱱᱚᱣᱟ ᱫᱚ ᱢᱩᱪᱟᱹᱫ ᱨᱮ ᱢᱮᱥᱟ ᱟᱠᱟᱱᱟ ᱛᱚ ᱚᱱᱠᱟ ᱞᱮᱠᱟᱛᱮ ᱱᱚᱜᱼᱚ ᱱᱚᱝᱠᱟ ᱯᱩᱭᱞᱩ ᱨᱮ ᱡᱟᱦᱟᱸ ᱢᱤᱫᱴᱟᱹᱝ ᱢᱩᱬᱩᱫ ᱟᱹᱲᱟᱹ ᱠᱷᱚᱱᱟᱜ ᱯᱩᱭᱞᱩ ᱨᱮ ᱢᱤᱫᱴᱟᱹᱝ ᱟᱲᱟᱝ ᱢᱮᱥᱟ ᱠᱟᱛᱮᱫ ᱢᱤᱫᱴᱟᱹᱝ ᱱᱟᱣᱟ ᱟᱲᱟᱝ ᱛᱮᱭᱟᱨᱚᱜᱼᱟ ᱥᱮ ᱯᱟᱹᱨᱤᱥ ᱵᱚᱫᱚᱞᱚᱜᱼᱟ ᱥᱮ ᱢᱮᱱᱮᱫ ᱵᱚᱫᱚᱞᱚᱜᱼᱟ ᱦᱮᱸ ᱚᱱᱠᱟᱱ ᱡᱚᱛᱚᱡ ᱫᱚᱠᱚ ᱢᱮᱛᱟᱜ ᱠᱟᱱᱟ ᱟᱜᱟᱛ ᱚᱱᱠᱟᱱ ᱡᱚᱛᱚᱡ ᱫᱚᱠᱚ ᱢᱮᱛᱟᱜ ᱠᱟᱱᱟ ᱟᱜᱟᱛ ᱟᱜᱟᱛ ᱟᱜᱟᱛ ᱡᱚᱛᱚᱡ ᱦᱮᱸ ᱤᱝᱨᱮᱡᱤ ᱛᱮ ᱡᱩᱫᱤ ᱵᱚᱱ ᱧᱮᱞᱟ ᱱᱚᱣᱟ ᱫᱚ ᱯᱨᱮᱯᱷᱤᱠᱥ ᱞᱮᱠᱟ ᱞᱟᱹᱭ ᱜᱟᱱᱚᱜᱼᱟ ᱯᱨᱮᱯᱷᱤᱠᱥ ᱫᱚᱥᱟᱨᱟᱜ ᱫᱚ ᱛᱟᱞᱟᱨᱮ ᱛᱟᱞᱟᱨᱮ ᱦᱮᱸ ᱛᱟᱞᱟᱨᱮ ᱥᱚᱜᱮ ᱟᱠᱟᱱᱟ ᱚᱱᱟᱛᱮ ᱛᱟᱞᱟᱨᱮ ᱥᱚᱜᱮ ᱟᱠᱟᱱᱛᱮ ᱱᱚᱣᱟ ᱫᱚ ᱥᱚᱸᱜᱮᱱ ᱱᱚᱣᱟ ᱫᱚ ᱥᱚᱸᱜᱮᱱ ᱡᱚᱛᱚᱡ ᱱᱚᱣᱟ ᱫᱚ ᱥᱚᱸᱜᱮᱱ ᱚᱱᱠᱟᱜᱮ ᱯᱮ ᱱᱚᱢᱵᱚᱨ ᱚᱱᱟ ᱫᱚ ᱢᱩᱪᱟᱹᱫ ᱨᱮ ᱢᱩᱪᱟᱹᱫ ᱨᱮ

ᱡᱚᱛᱚᱡ ᱚᱠᱟ ᱵᱚᱱ ᱢᱮᱛᱟᱜ ᱠᱟᱱᱟ ᱥᱚᱸᱜᱮᱱ ᱡᱚᱛᱚᱡ ᱛᱚᱸᱜᱮᱱ ᱡᱚᱛᱚᱡ ᱚᱱᱟ ᱤᱫᱤ ᱠᱟᱛᱮ ᱵᱚᱱ ᱜᱟᱞᱢᱟᱨᱟᱣᱟ ᱫᱮᱞᱟ ᱵᱚᱱ ᱱᱤᱛᱚᱜ ᱫᱚ ᱡᱚᱛᱚᱡ ᱨᱮᱱᱟᱜ ᱯᱩᱭᱞᱩ ᱦᱟᱹᱴᱤᱧ ᱟᱜᱟᱛ ᱤᱫᱤ ᱠᱟᱛᱮ ᱵᱚᱱ ᱧᱮᱞ ᱞᱮᱜᱮ ᱟᱜᱟᱛ ᱫᱚ ᱚᱠᱟ ᱵᱚᱱ ᱢᱮᱛᱟᱜ ᱠᱟᱱᱟ ᱟᱜᱟᱛ ᱡᱚᱛᱚᱡ ᱫᱚ ᱚᱠᱟ ᱵᱚᱱ ᱢᱮᱛᱟᱜ ᱠᱟᱱᱟ ᱛᱟᱦᱚᱞᱮ ᱱᱚᱜᱼᱚᱭ ᱟᱜᱟᱛ ᱡᱚᱛᱚᱡ ᱚᱠᱟ ᱵᱚᱱ ᱢᱮᱛᱟᱜ ᱠᱟᱱᱟ ᱚᱱᱟ ᱫᱚ ᱦᱩᱭᱩᱜ ᱠᱟᱱᱟ ᱢᱩᱲᱩᱫ ᱟᱹᱲᱟᱹ ᱨᱮᱭᱟᱜ ᱮᱛᱚᱦᱚᱵ ᱨᱮ ᱢᱟᱱᱮ ᱯᱩᱭᱞᱩ ᱨᱮ ᱮᱛᱚᱦᱚᱵ ᱨᱮ ᱡᱟᱦᱟᱱ ᱟᱲᱟᱝ ᱥᱮ ᱡᱚᱛᱚᱡ ᱡᱮᱞᱮᱫ ᱠᱟᱛᱮ ᱱᱟᱶᱟ ᱟᱹᱲᱟᱹ ᱜᱟᱵᱟᱱ ᱨᱮᱭᱟᱜ ᱦᱚᱨᱟ ᱜᱮ ᱟᱜᱟᱫ ᱡᱚᱛᱚᱡ ᱵᱚ ᱢᱮᱛᱟᱜᱼᱟ᱾ ᱛᱟᱦᱚᱞᱮ ᱟᱨ ᱢᱤᱫ ᱫᱷᱟᱣ ᱵᱚ ᱧᱮᱞ ᱞᱮᱜᱮ, ᱢᱩᱲᱩᱫ ᱟᱹᱲᱟᱹ ᱨᱮᱭᱟᱜ ᱮᱛᱚᱦᱚᱵ ᱨᱮ ᱡᱟᱦᱟᱱ ᱟᱲᱟᱝ ᱥᱮ ᱡᱚᱛᱚᱡ ᱡᱮᱞᱮᱫ ᱠᱟᱛᱮ ᱱᱟᱶᱟ ᱟᱹᱲᱟᱹ ᱜᱟᱵᱟᱱ ᱨᱮᱭᱟᱜ ᱦᱚᱨᱟ ᱜᱮ ᱟᱜᱟᱫ ᱡᱚᱛᱚᱡ ᱵᱚ ᱢᱮᱛᱟᱜᱼᱟ᱾ ᱡᱮᱞᱮᱠᱟ, ᱫᱟᱹᱭᱠᱟᱹ ᱞᱮᱠᱟᱛᱮ, ᱥᱟᱹᱜᱩᱱ, ᱚᱥᱟᱹᱜᱩᱱ᱾ ᱱᱚᱰᱮ ᱱᱚᱜᱼᱚᱭ 'ᱚ' ᱡᱮᱞᱮᱫ ᱮᱱᱟ᱾ ᱥᱮᱱ ᱟᱥᱮᱱ ᱱᱚᱜᱼᱚᱭ ᱟ ᱱᱚᱰᱮ ᱡᱮᱞᱮᱫ ᱮᱱᱟ ᱱᱚᱜᱼᱚᱭ ᱮᱛᱚᱦᱚᱵ ᱨᱮ ᱞᱟᱹᱭ ᱠᱟᱜᱼᱟᱭ ᱥᱮ ᱮᱛᱚᱦᱚᱵ ᱨᱮ ᱱᱚᱜᱼᱚᱭ ᱮᱛᱚᱦᱚᱵ ᱨᱮ ᱥᱮᱱ ᱟᱥᱮᱱ ᱮᱛᱚᱦᱚᱵ ᱨᱮ ᱟ ᱡᱮᱞᱮᱫ ᱮᱱᱟ ᱠᱚᱭ ᱚᱠᱚᱭ ᱱᱚᱰᱮ ᱦᱚᱸ ᱮᱛᱚᱦᱚᱵ ᱨᱮ ᱚ ᱡᱮᱞᱮᱫ ᱮᱱᱟ ᱵᱟᱹᱲᱤᱡ ᱵᱮᱵᱟᱹᱲᱤᱡ ᱱᱚᱰᱮ ᱦᱚᱸᱜᱼᱚᱭ ᱵᱮ ᱯᱩᱭᱞᱩ ᱨᱮ ᱮᱛᱚᱦᱚᱵ ᱨᱮ ᱱᱚᱣᱟ ᱡᱮᱞᱮᱫ ᱮᱱᱟ ᱛᱟᱦᱚᱞᱮ ᱦᱚᱸᱜᱼᱚ ᱱᱚᱝᱠᱟᱱᱟᱜ ᱫᱚ ᱟᱨᱦᱚᱸ ᱟᱹᱰᱤ ᱜᱟᱱ ᱟᱯᱮ ᱩᱭᱦᱟᱹᱨ ᱛᱟᱵᱚᱱ ᱯᱮ ᱱᱚᱝᱠᱟ ᱚᱠᱟ ᱪᱮᱫ ᱪᱮᱫ ᱫᱟᱹᱭᱠᱟᱹ ᱦᱩᱭ ᱫᱟᱲᱮᱭᱟᱜᱼᱟ ᱦᱮᱸ ᱱᱚᱜᱼᱚ ᱱᱚᱝᱠᱟᱱᱟᱜ ᱢᱩᱬᱩᱫ ᱟᱹᱲᱟᱹ ᱨᱮ ᱯᱩᱭᱞᱩ ᱡᱮᱨᱮᱫ ᱠᱟᱛᱮ ᱡᱟᱦᱟᱸ ᱱᱟᱣᱟ ᱟᱹᱲᱟᱹ ᱛᱮᱭᱟᱨᱚᱜ ᱠᱟᱱ ᱫᱚ ᱱᱚᱜᱼᱚ ᱱᱚᱝᱠᱟᱱᱟᱜ ᱡᱚᱛᱚᱡ ᱫᱚᱵᱚ ᱢᱮᱛᱟᱜ ᱠᱟᱱᱟ ᱟᱜᱟᱛ ᱡᱚᱛᱚᱡ ᱢᱟᱱᱮ ᱤᱝᱨᱮᱡᱤ ᱛᱮ ᱡᱟᱦᱟᱸ ᱯᱨᱤᱯᱷᱤᱠᱥ ᱦᱩᱭᱩᱜ ᱠᱟᱱ ᱫᱚ ᱦᱮᱸ ᱚᱱᱠᱟ ᱞᱮᱠᱟᱜᱮ ᱫᱮᱞᱟ ᱵᱚᱱ ᱱᱤᱛᱚᱜ ᱫᱚ ᱚᱱᱟ ᱡᱚᱛᱚᱡ ᱨᱮᱭᱟᱜ ᱫᱚᱥᱟᱨ ᱦᱟᱹᱴᱤᱧ ᱥᱚᱜᱮᱱ ᱡᱚᱛᱚᱡ ᱫᱚ ᱚᱠᱟ ᱵᱚ ᱢᱮᱛᱟᱜ ᱠᱟᱱᱟ ᱛᱟᱦᱚᱞᱮ ᱥᱚᱜᱮᱱ ᱡᱟᱹᱛᱤ ᱫᱚ ᱚᱠᱟ ᱵᱚᱱ ᱢᱮᱛᱟᱜ ᱠᱟᱱᱟ ᱚᱱᱟ ᱫᱚ ᱦᱩᱭᱩᱜ ᱠᱟᱱᱟ ᱥᱚᱜᱮᱱ ᱢᱟᱱᱮ ᱥᱚᱜᱮ ᱠᱟᱛᱷᱟ ᱨᱮᱜᱮ ᱦᱟᱸᱜ ᱱᱚᱜᱼᱚᱭ ᱥᱚᱜᱮᱱ ᱠᱟᱛᱷᱟ ᱨᱮᱜᱮ ᱦᱟᱸᱜ ᱵᱩᱡᱷᱟᱹᱜ ᱠᱟᱱᱟ ᱡᱮ ᱥᱚᱜᱮᱱ ᱡᱟᱹᱛᱤ ᱫᱚ ᱚᱠᱟ ᱵᱚᱱ ᱢᱮᱛᱟᱜ ᱠᱟᱱᱟ ᱥᱚᱜᱮ ᱢᱟᱱᱮ ᱛᱟᱞᱟᱨᱮ ᱥᱚᱜᱮ ᱢᱮᱥᱟ ᱢᱟᱱᱮ ᱡᱟᱦᱟᱸᱭ ᱟᱹᱰᱤ ᱦᱚᱲ ᱠᱚ ᱛᱟᱦᱮᱱᱟ ᱚᱱᱟ ᱛᱟᱞᱟᱨᱮ ᱢᱮᱥᱟᱜᱼᱟ ᱛᱚᱵᱮ ᱛᱚ ᱥᱚᱜᱮ ᱚᱱᱟ ᱠᱷᱟᱹᱛᱤᱨ ᱜᱮ ᱛᱟᱞᱟᱨᱮ ᱥᱚᱜᱮ ᱠᱷᱟᱹᱛᱤᱨ ᱜᱮ ᱥᱚᱜᱮᱱ ᱡᱟᱹᱛᱤ ᱠᱚ ᱢᱮᱛᱟᱜ ᱠᱟᱱᱟ ᱧᱮᱞ ᱞᱮᱜᱮ ᱵᱚᱱ ᱦᱟᱸᱜ ᱵᱩᱡᱷᱟᱹᱣ ᱫᱟᱲᱮᱭᱟᱜᱼᱟ ᱵᱚᱱ ᱡᱟᱦᱟᱸ ᱟᱹᱨᱤᱛᱮ ᱡᱟᱦᱟᱱ ᱟᱲᱟᱝ ᱡᱟᱦᱟᱸ ᱟᱹᱨᱤ ᱛᱮ ᱡᱟᱦᱟᱱ ᱟᱲᱟᱝ ᱢᱩᱬᱩᱛ ᱟᱹᱲᱟᱹ ᱵᱷᱤᱛᱨᱤ ᱨᱮ, ᱱᱚᱜᱼᱚᱭ ᱵᱷᱤᱛᱨᱤ ᱨᱮ, ᱥᱚᱜᱮ ᱡᱮᱞᱮᱫ ᱠᱟᱛᱮ ᱱᱟᱶᱟ ᱟᱹᱲᱟᱹ ᱜᱟᱵᱟᱱᱚᱜᱼᱟ ᱚᱱᱟ ᱫᱚ ᱥᱚᱜᱮᱱ ᱡᱚᱛᱚᱡ ᱵᱚ ᱢᱮᱛᱟᱜᱼᱟ᱾ ᱟᱨ ᱢᱤᱫ ᱫᱷᱟᱣ ᱵᱚ ᱧᱮᱞ ᱞᱮᱜᱮ, ᱡᱟᱦᱟᱸ ᱟᱹᱨᱤ ᱛᱮ ᱡᱟᱦᱟᱱ ᱟᱲᱟᱝ ᱢᱩᱬᱩᱛ ᱟᱹᱲᱟᱹ ᱵᱷᱤᱛᱨᱤ ᱨᱮ, ᱥᱚᱜᱮ ᱡᱮᱞᱮᱫ ᱠᱟᱛᱮ ᱱᱟᱶᱟ ᱟᱹᱲᱟᱹ ᱜᱟᱵᱟᱱᱚᱜᱼᱟ ᱚᱱᱟ ᱫᱚ ᱥᱚᱜᱮᱱ ᱡᱚᱛᱚᱡ ᱵᱚ ᱢᱮᱛᱟᱜᱼᱟ᱾ ᱡᱮᱞᱮᱠᱟ ᱱᱚᱜᱼᱚᱭ ᱵᱩᱡᱷᱟᱹᱣ ᱟᱵᱚᱱ ᱱᱟᱦᱟᱜ ᱫᱟᱹᱭᱠᱟᱹ ᱵᱚᱱ ᱧᱮᱞ ᱞᱮᱠᱷᱟᱱ ᱥᱚᱝ ᱢᱩᱬᱩᱛ ᱟᱹᱲᱟᱹ ᱫᱚ ᱥᱚᱝ ᱠᱟᱱᱟ ᱚᱱᱟ ᱠᱟᱱᱟ ᱥᱚᱞᱚᱝ ᱚᱱᱟ ᱞᱚ ᱴᱟᱜ ᱱᱚᱰᱮ ᱛᱟᱞᱟ ᱨᱮ ᱢᱮᱥᱟᱭᱮᱱᱟ ᱱᱚᱜᱼᱚᱭ ᱵᱷᱤᱛᱨᱤ ᱨᱮ ᱥᱚᱜᱮ ᱢᱮᱥᱟᱭᱮᱱᱟ ᱦᱮᱸ ᱥᱚᱞᱚᱝ ᱚᱱᱠᱟ ᱜᱮ ᱦᱚᱨ ᱢᱩᱬᱩᱛ ᱟᱹᱲᱟᱹ ᱫᱚ ᱦᱚᱨ ᱠᱟᱱᱟ ᱚᱱᱟ ᱵᱚ ᱢᱮᱥᱟᱭᱮᱱ ᱛᱮ ᱚᱸᱰᱮ ᱦᱚᱵᱚᱨ ᱦᱚᱨ ᱠᱷᱚᱱᱟᱜ ᱜᱮ ᱦᱚᱵᱚᱨᱮᱱᱟ ᱟᱹᱥᱩᱞ ᱟᱯᱟᱥᱩᱞ ᱱᱚᱜᱼᱚᱭ ᱯᱟ ᱟᱹᱥᱩᱞ ᱯᱟ ᱢᱮᱥᱟᱭᱮᱱᱟ ᱟᱯᱟᱥᱩᱞ ᱜᱩᱱ ᱜᱩᱱᱩᱱ ᱱᱚᱣᱟ ᱢᱤᱫᱴᱟᱝ ᱩ ᱢᱮᱥᱟᱭᱮᱱᱟ ᱜᱩᱱᱩᱱ ᱦᱮᱸ ᱱᱚᱜᱼᱚ ᱱᱟ ᱫᱚ ᱥᱚᱜᱮᱱ ᱡᱚᱛᱚᱡ ᱠᱟᱱᱟ ᱟᱯᱮ ᱩᱭᱦᱟᱹᱨ ᱛᱟᱵᱚᱱ ᱯᱮ ᱟᱨᱚ ᱫᱟᱹᱭᱠᱟᱹ ᱛᱤᱱᱟᱹᱜ ᱵᱚᱱ ᱧᱟᱢᱟ ᱠᱚᱢᱮᱱᱴ ᱨᱮ ᱞᱟᱹᱭ ᱛᱟᱵᱚᱱ ᱯᱮ ᱦᱮᱸ ᱫᱮᱞᱟ ᱵᱚᱱ ᱧᱮᱞ ᱞᱮᱜᱮ ᱱᱤᱛᱚᱜ ᱫᱚ ᱡᱚᱛᱚᱡ ᱨᱮᱭᱟᱜ ᱛᱮᱥᱟᱨ ᱦᱟᱹᱴᱤᱧ ᱛᱮᱥᱟᱨ ᱦᱟᱹᱴᱤᱧ ᱫᱚ ᱦᱩᱭᱩᱜ ᱠᱟᱱᱟ ᱚᱠᱟ ᱛᱚᱸᱜᱮᱱ ᱡᱚᱛᱚᱡ ᱤᱝᱨᱮᱡᱤ ᱚᱱᱟ ᱥᱟᱯᱷᱤᱠᱥ ᱞᱮᱠᱟ ᱦᱩᱭᱩᱜᱼᱟ ᱦᱮᱸ ᱧᱮᱞ ᱞᱮᱠᱷᱟᱱ ᱵᱚ ᱵᱟᱲᱟᱭ ᱫᱟᱲᱮᱭᱟᱜᱼᱟ ᱵᱚᱱ ᱦᱟᱸᱜ ᱛᱟᱦᱚᱞᱮ ᱛᱚᱜᱮᱱ ᱡᱚᱛᱚᱡ ᱫᱚ ᱚᱠᱟ ᱵᱚ ᱢᱮᱛᱟᱜ ᱠᱟᱱᱟ ᱦᱮᱸ ᱚᱱᱟ ᱫᱚ ᱦᱩᱭᱩᱜ ᱠᱟᱱᱟ ᱢᱩᱬᱩᱛ ᱟᱹᱲᱟᱹ ᱢᱩᱪᱟᱹᱫ ᱨᱮ ᱡᱟᱦᱟᱱ ᱟᱲᱟᱝ ᱵᱟᱝᱠᱷᱟᱱ ᱡᱚᱛᱚᱡ ᱡᱮᱞᱮᱫ ᱠᱟᱛᱮ ᱱᱟᱣᱟ ᱟᱹᱲᱟᱹ ᱜᱟᱵᱟᱱ ᱨᱮᱭᱟᱜ ᱦᱚᱨᱟ ᱜᱮ ᱛᱚᱜᱮᱱ ᱡᱚᱛᱚᱡ ᱵᱚ ᱢᱮᱛᱟᱜᱼᱟ ᱪᱮᱫ ᱦᱩᱭᱱᱟ ᱟᱨ ᱢᱤᱫ ᱫᱷᱟᱣ ᱵᱚᱱ ᱧᱮᱞ ᱞᱮᱜᱮ ᱢᱩᱬᱩᱛ ᱟᱹᱲᱟᱹ ᱢᱩᱪᱟᱹᱫ ᱨᱮ ᱡᱟᱦᱟᱱ ᱟᱲᱟᱝ ᱵᱟᱝᱠᱷᱟᱱ ᱡᱚᱛᱚᱡ ᱡᱮᱞᱮᱫ ᱠᱟᱛᱮ ᱱᱟᱣᱟ ᱟᱹᱲᱟᱹ ᱜᱟᱵᱟᱱ ᱨᱮᱭᱟᱜ ᱦᱚᱨᱟ ᱜᱮ ᱛᱚᱜᱮᱱ ᱡᱚᱛᱚᱡ ᱵᱚ ᱢᱮᱛᱟᱜᱼᱟ ᱛᱟᱦᱚᱞᱮ ᱡᱮᱞᱮᱠᱟ ᱱᱚᱜᱼᱚᱭ ᱫᱟᱢ ᱫᱟᱢ ᱠᱷᱚᱱᱟᱜ ᱦᱩᱭ ᱠᱟᱱᱟ ᱫᱟᱢᱟᱱ ᱱᱚᱜᱼᱚᱭ ᱢᱩᱪᱟᱹᱫ ᱨᱮ ᱦᱮᱸ ᱩᱞ ᱩᱞ ᱠᱷᱚᱱᱟᱜ ᱦᱩᱭ ᱠᱟᱱᱟ ᱩᱞᱴᱟᱹᱣ ᱚᱱᱟ ᱟᱹᱣ ᱴᱟᱜ ᱢᱩᱪᱟᱹᱫ ᱨᱮ ᱢᱮᱥᱟ ᱟᱠᱟᱱᱟ ᱩᱞᱴᱟᱹᱣ ᱥᱩᱥᱟᱹᱨ ᱥᱩᱥᱟᱹᱨ ᱠᱷᱚᱱᱟᱜ ᱥᱩᱥᱟᱹᱨᱤᱭᱟᱹ ᱱᱚᱜᱼᱚᱭ ᱤᱭᱟᱹ ᱢᱩᱪᱟᱹᱫ ᱨᱮ ᱢᱮᱥᱟ ᱟᱠᱟᱱᱟ ᱥᱩᱥᱟᱹᱨᱤᱭᱟᱹ ᱱᱚᱝᱠᱟᱱᱟᱜ ᱫᱚ ᱛᱚᱝᱜᱮᱱ ᱡᱚᱛᱚᱡ ᱵᱚᱱ ᱢᱮᱛᱟᱜ ᱠᱟᱱᱟ ᱴᱷᱤᱠ ᱜᱮᱭᱟ ᱛᱟᱦᱚᱞᱮ ᱛᱮᱦᱮᱧ ᱫᱚ ᱡᱚᱛᱚᱡ ᱤᱫᱤ ᱠᱟᱛᱮ ᱵᱚᱱ ᱵᱟᱲᱟᱭ ᱠᱮᱜᱼᱟ ᱦᱮᱸ ᱟᱯᱮ ᱟᱨᱦᱚᱸ ᱱᱚᱣᱟ ᱫᱟᱹᱭᱠᱟᱹ ᱠᱚ ᱪᱮᱫᱠᱟ ᱩᱭᱦᱟᱹᱨ ᱦᱤᱡᱩᱜ ᱠᱟᱱ ᱛᱟᱵᱚᱱᱟ ᱠᱚᱢᱮᱱᱴ ᱨᱮ ᱢᱟᱥᱮ ᱠᱚᱢᱮᱱᱴ ᱠᱟᱛᱮ ᱞᱟᱹᱭ ᱛᱟᱵᱚᱱ ᱯᱮ ᱴᱷᱤᱠ ᱜᱮᱭᱟ ᱛᱟᱦᱚᱞᱮ ᱱᱚᱣᱟ ᱡᱚᱛᱚᱡ ᱤᱫᱤ ᱠᱟᱛᱮ ᱪᱮᱫ ᱞᱮᱠᱟ ᱵᱚᱱ ᱵᱟᱲᱟᱭ ᱠᱮᱜᱼᱟ ᱠᱚᱢᱮᱱᱴ ᱛᱟᱞᱟᱛᱮ ᱵᱟᱲᱟᱭ ᱦᱚᱪᱚᱧ ᱛᱟᱵᱚᱱ ᱯᱮ ᱦᱮᱸ ᱡᱟᱦᱟᱸ ᱠᱚᱨᱮ ᱵᱟᱝ ᱜᱟᱱ ᱟᱠᱟᱱ ᱠᱷᱟᱱ ᱢᱮᱱ ᱛᱟᱵᱚᱱ ᱯᱮ ᱟᱨ ᱯᱮ ᱠᱩᱥᱤᱭᱟᱜ ᱠᱷᱟᱱ ᱱᱚᱣᱟ ᱪᱮᱱᱮᱞ ᱞᱟᱭᱤᱠ ᱛᱟᱵᱚᱱ ᱯᱮ ᱟᱨ ᱡᱟᱣ ᱞᱮᱠᱟᱜᱮ ᱟᱯᱮ ᱠᱚᱴᱷᱮᱱ ᱱᱮᱦᱚᱨ ᱱᱚᱣᱟ ᱪᱮᱱᱮᱞ ᱨᱮ ᱡᱟᱦᱟᱸᱭ ᱱᱟᱣᱟ ᱯᱮ ᱦᱮᱡ ᱟᱠᱟᱱ ᱛᱟᱵᱚᱱᱟ ᱦᱮᱸ ᱟᱯᱮ ᱴᱷᱮᱱ ᱱᱮᱦᱚᱨ ᱥᱟᱵᱥᱠᱨᱟᱭᱤᱵᱽ ᱠᱟᱜ ᱛᱟᱵᱚᱱ ᱯᱮ ᱟᱨ ᱥᱮᱭᱟᱨ ᱛᱟᱵᱚᱱ ᱯᱮ ᱜᱟᱛᱮ ᱠᱚᱴᱷᱮᱱ ᱡᱟᱛᱮ ᱟᱵᱚᱨᱮᱱ ᱯᱟᱹᱴᱷᱩᱣᱟᱹ ᱥᱟᱱᱛᱟᱞᱤ ᱢᱤᱰᱤᱭᱟᱢ ᱛᱮ ᱢᱟᱹᱭ ᱵᱟᱹᱵᱩ ᱛᱟᱠᱚ ᱡᱟᱦᱟᱸᱭ ᱠᱚ ᱯᱟᱲᱦᱟᱜ ᱠᱟᱱᱟ ᱩᱱᱠᱩ ᱠᱚ ᱵᱟᱲᱟᱭ ᱫᱟᱲᱮᱭᱟᱜ ᱢᱟ ᱦᱮᱸ ᱢᱟ ᱮᱱᱠᱷᱟᱱ ᱡᱚᱦᱟᱨ